ᱥᱟᱱᱟᱢ ᱠᱚ ᱢᱟᱲᱟᱝ ᱨᱮ ᱡᱚᱦᱟᱨ ᱤᱧᱟᱹᱜ ᱧᱩᱛᱩᱢ ᱥᱚᱦᱚᱱ ᱦᱮᱢᱵᱨᱚᱢ ᱤᱧ ᱫᱚ ᱟᱹᱫᱤᱵᱟᱹᱥᱤ ᱥᱮᱸᱜᱮᱞ ᱚᱵᱷᱤᱡᱟᱱ ᱟᱥᱟᱢ ᱯᱚᱱᱚᱛ ᱯᱨᱮᱥᱤᱰᱮᱱᱴ ᱛᱮᱦᱮᱧ ᱟᱥᱟᱢ ᱯᱚᱱᱚᱛ ᱠᱚᱢᱤᱴᱤᱭᱟᱜ ᱟᱹᱭᱩᱨ ᱥᱮᱫ ᱞᱮᱠᱟᱛᱮ ᱟᱨ ᱛᱟᱢᱩᱞᱯᱩᱨ ᱡᱮᱞᱟ ᱠᱚᱢᱤᱴᱤᱭᱟᱜ ᱜᱚᱲᱚ ᱥᱚᱯᱚᱦᱚᱫ ᱞᱮᱠᱟᱛᱮ ᱛᱟᱢᱩᱞᱯᱩᱨ ᱡᱮᱞᱟ ᱨᱮᱭᱟᱜ ᱱᱚᱣᱟ ᱠᱩᱥᱩᱢᱡᱩᱞᱤ ᱟᱹᱛᱩ ᱨᱮ ᱢᱤᱫ ᱟᱹᱰᱤ ᱡᱟᱹᱨᱩᱲ ᱜᱟᱯᱟᱞᱢᱟᱨᱟᱣ ᱛᱟᱦᱮᱸ ᱠᱟᱱᱟ ᱟᱨ ᱚᱱᱟ ᱡᱟᱹᱨᱩᱲ ᱜᱟᱯᱟᱞᱢᱟᱨᱟᱣ ᱫᱚ ᱱᱚᱣᱟ ᱠᱟᱱ ᱜᱮᱭᱟ ᱡᱮ ᱥᱟᱱᱟᱢ ᱠᱚᱵᱚᱱ ᱵᱟᱰᱟᱭᱟ ᱡᱮ ᱟᱵᱚ ᱱᱚᱣᱟ ᱵᱷᱟᱨᱚᱛ ᱫᱤᱥᱚᱢ ᱥᱟᱹᱫᱷᱤᱱ ᱠᱟᱛᱮ ᱟᱹᱰᱤ ᱥᱮᱨᱢᱟ ᱵᱟᱫᱽ ᱟᱵᱚᱣᱟᱜ ᱱᱚᱣᱟ ᱥᱟᱱᱛᱟᱞᱤ ᱯᱟᱹᱨᱥᱤ ᱡᱟᱦᱟᱸᱭ ᱫᱚ ᱱᱤᱛ ᱟᱹᱫᱤᱵᱟᱹᱥᱤ ᱥᱮᱸᱜᱮᱞ ᱚᱵᱷᱤᱡᱟᱱ ᱨᱮᱱ ᱨᱟᱥᱴᱨᱤᱭᱚ ᱥᱚᱵᱷᱟᱯᱚᱛᱤ ᱠᱟᱱᱟᱭ ᱡᱤᱣᱤᱫ ᱵᱚᱸᱜᱟ ᱥᱟᱞᱠᱷᱟᱱ ᱢᱩᱨᱢᱩ ᱢᱮᱱᱛᱮ ᱵᱚᱱ ᱢᱮᱛᱟᱭ ᱠᱟᱱ ᱩᱱᱤ ᱜᱚᱢᱠᱮ ᱩᱱᱤᱥᱥᱚ ᱟᱥᱤ ᱥᱟᱞ ᱠᱷᱚᱱ ᱱᱚᱣᱟ ᱞᱟᱹᱜᱤᱫ ᱟᱹᱰᱤ ᱥᱚᱝᱜᱨᱟᱢ ᱟᱹᱰᱤ ᱞᱟᱹᱲᱦᱟᱹᱭ ᱥᱮᱫ ᱞᱮᱠᱟᱛᱮ ᱪᱟᱞᱟᱣᱮᱱ ᱵᱟᱭᱤᱥ ᱰᱤᱥᱮᱢᱵᱚᱨ ᱫᱩᱭ ᱦᱟᱡᱟᱨ ᱛᱤᱱ ᱥᱚᱱ ᱨᱮ ᱟᱵᱚᱣᱟᱜ ᱱᱚᱣᱟ ᱜᱚ ᱯᱟᱹᱨᱥᱤ ᱥᱟᱱᱛᱟᱞᱤ ᱜᱚ ᱯᱟᱹᱨᱥᱤ ᱦᱚᱸ ᱮᱴᱟᱜ ᱡᱟᱹᱛᱤ ᱠᱚ ᱡᱟᱹᱛᱤ ᱠᱚᱣᱟᱜ ᱯᱟᱹᱨᱥᱤ ᱞᱮᱠᱟ ᱵᱷᱟᱨᱚᱛ ᱨᱮᱱᱟᱜ ᱥᱚᱝᱵᱤᱫᱷᱟᱱ ᱨᱮᱱᱟᱜ ᱮᱭᱤᱴ ᱥᱤᱰᱩᱞ ᱨᱮ ᱥᱮᱞᱮᱫ ᱞᱮᱱᱟ ᱟᱨ ᱚᱱᱟ ᱥᱮᱫ ᱛᱮ ᱟᱞᱮ ᱟᱹᱫᱤᱵᱟᱹᱥᱤ ᱥᱮᱸᱜᱮᱞ ᱚᱵᱷᱤᱡᱟᱱ ᱫᱚ ᱫᱩᱭ ᱦᱟᱡᱟᱨ ᱛᱤᱱ ᱫᱩᱭ ᱦᱟᱡᱟᱨ ᱪᱟᱨ ᱠᱷᱚᱱ ᱜᱮ ᱱᱚᱣᱟ ᱦᱟᱥᱟ ᱵᱷᱟᱥᱟ ᱡᱤᱛᱠᱟᱹᱨ ᱢᱟᱦᱟ ᱢᱮᱱ ᱛᱮᱞᱮ ᱢᱟᱱᱟᱣ ᱟᱹᱜᱩᱭᱮᱫ ᱠᱟᱱᱟ ᱠᱟᱨᱚᱱ ᱫᱚ ᱟᱵᱚ ᱥᱟᱱᱟᱢ ᱵᱚᱱ ᱵᱟᱰᱟᱭ ᱜᱮᱭᱟ ᱱᱚᱣᱟ ᱱᱤᱛᱚᱜ ᱥᱟᱹᱫᱷᱤᱱ ᱵᱷᱟᱨᱚᱛ ᱫᱤᱥᱚᱢ ᱫᱚ ᱤᱝᱨᱮᱡᱽ ᱠᱚᱣᱟᱜ ᱜᱚᱵᱚᱞ ᱨᱮ ᱛᱟᱦᱮᱸ ᱠᱟᱱᱟ ᱚᱱᱟ ᱤᱝᱨᱮᱡᱽ ᱠᱚᱣᱟᱜ ᱜᱚᱵᱚᱞ ᱠᱷᱚᱱ ᱯᱷᱩᱨᱜᱟᱹᱞ ᱞᱟᱹᱜᱤᱫ ᱟᱵᱚ ᱛᱟᱞᱟ ᱠᱷᱚᱱ ᱜᱮ ᱥᱤᱫᱩ ᱢᱩᱨᱢᱩᱣᱟᱜ ᱱᱮᱛᱨᱤᱛᱛᱚ ᱨᱮ ᱟᱴᱷᱨᱚᱥᱚ ᱯᱟᱸᱪᱯᱚᱱ ᱨᱮ ᱡᱟᱦᱟᱸ ᱫᱚ ᱡᱚᱛᱚ ᱠᱷᱚᱱ ᱢᱟᱨᱟᱝ ᱥᱟᱱᱛᱟᱞ ᱵᱤᱫᱽᱫᱨᱳ ᱦᱩᱭ ᱞᱮᱱᱟ ᱟᱨ ᱚᱱᱟ ᱵᱤᱫᱽᱫᱨᱳ ᱠᱟᱨᱚᱱ ᱛᱮ ᱤᱝᱨᱮᱡᱽ ᱠᱚ ᱵᱚᱛᱚᱨᱮᱱ ᱠᱟᱨᱚᱱ ᱛᱮ ᱵᱟᱭᱤᱥ ᱰᱤᱥᱮᱢᱵᱚᱨ ᱟᱴᱷᱨᱚᱥᱚ ᱯᱟᱸᱪᱯᱟᱣᱚᱱ ᱨᱮ ᱥᱟᱱᱛᱟᱞ ᱯᱟᱨᱜᱟᱱᱟ ᱴᱮᱱᱮᱱᱥᱤ ᱮᱠᱴ ᱠᱚ ᱜᱚᱴᱷᱚᱱ ᱞᱟᱜᱼᱟ ᱴᱷᱤᱠ ᱚᱱᱠᱟ ᱜᱮ ᱫᱩᱭ ᱦᱟᱡᱟᱨ ᱛᱤᱱ ᱨᱮᱭᱟᱜ ᱵᱟᱭᱤᱥ ᱰᱤᱥᱮᱢᱵᱚᱨ ᱜᱚᱢᱠᱮ ᱥᱟᱞᱠᱷᱟᱱ ᱢᱩᱨᱢᱩᱣᱟᱜ ᱟᱹᱭᱩᱨ ᱥᱩᱛᱩᱜ ᱛᱮ ᱵᱷᱟᱥᱟ ᱢᱚᱨᱪᱟ ᱣᱟᱜ ᱟᱹᱰᱤ ᱛᱚᱲᱡᱚᱲ ᱟᱱᱫᱳᱞᱚᱱ ᱛᱮ ᱟᱹᱰᱤ ᱦᱚᱲᱟᱜ ᱱᱚᱣᱟ ᱨᱮ ᱜᱚᱲᱚ ᱜᱚᱯᱚᱲᱚ ᱛᱟᱦᱮᱸ ᱠᱟᱱᱟ ᱤᱠᱷᱟᱹᱱ ᱚᱱᱟ ᱨᱮᱱ ᱟᱹᱭᱩᱨᱤᱭᱟᱹ ᱫᱚ ᱜᱚᱢᱠᱮ ᱥᱟᱞᱠᱷᱟᱱ ᱢᱩᱨᱢᱩ ᱜᱮ ᱛᱟᱦᱮᱸ ᱠᱟᱱᱟ ᱟᱨ ᱩᱱᱤᱣᱟᱜ ᱟᱦᱚᱵᱟᱱ ᱥᱮᱡ ᱞᱮᱠᱟᱛᱮ ᱥᱤᱫᱚ ᱢᱩᱨᱢᱩ ᱛᱟᱹᱠᱤᱱᱟᱜ ᱵᱤᱨ ᱢᱟᱹᱴᱤ ᱪᱩᱯᱩᱫ ᱠᱟᱛᱮ ᱵᱷᱚᱜᱽᱱᱟᱰᱤ ᱨᱮ ᱠᱤᱨᱤᱭᱚ ᱥᱚᱯᱚᱛ ᱡᱚᱢ ᱞᱮᱱᱟ ᱡᱮ ᱥᱟᱱᱛᱟᱞᱤ ᱯᱟᱹᱨᱥᱤ ᱡᱟᱦᱟᱸ ᱞᱮᱠᱟ ᱨᱮᱦᱚᱸ ᱥᱮᱞᱮᱫ ᱚᱪᱚᱭ ᱛᱮᱜᱮ ᱦᱩᱭᱩᱜᱼᱟ ᱟᱨ ᱩᱱᱠᱤᱱᱟᱜ ᱟᱥᱤᱨᱵᱟᱫᱽ ᱛᱷᱩᱢ ᱱᱚᱣᱟ ᱨᱮ ᱡᱟᱹᱨᱩᱲ ᱢᱮᱱᱟᱜᱼᱟ ᱢᱮᱱᱛᱮ ᱟᱞᱮ ᱞᱮ ᱟᱴᱠᱟᱨᱟ ᱪᱮᱫᱟᱜ ᱮᱱᱛᱮᱫ ᱥᱟᱱᱛᱟᱞ ᱯᱟᱨᱜᱟᱱᱟ ᱫᱤᱥᱚᱢ ᱦᱚᱸ ᱵᱟᱭᱤᱥ ᱰᱤᱥᱮᱢᱵᱚᱨ ᱟᱴᱷᱨᱚ ᱥᱚ ᱯᱟᱪᱯᱟᱣᱚᱱ ᱨᱮ ᱜᱚᱴᱷᱚᱱ ᱞᱮᱱᱟ ᱥᱟᱱᱛᱟᱞᱤ ᱯᱟᱹᱨᱥᱤ ᱦᱚᱸ ᱵᱟᱭᱤᱥ ᱰᱤᱥᱮᱢᱵᱚᱨ ᱫᱩᱭ ᱦᱟᱡᱟᱨ ᱛᱤᱱ ᱥᱚᱱ ᱨᱮ ᱯᱟᱥ ᱟᱠᱟᱱᱟ ᱮᱸᱰᱮᱠᱷᱟᱱ ᱱᱚᱣᱟ ᱨᱮ ᱤᱥᱣᱟᱹᱨᱤ ᱡᱟᱦᱟᱸ ᱵᱚ ᱢᱮᱱᱟ ᱥᱤᱥᱤᱨᱡᱟᱹᱣᱤᱡ ᱟᱜ ᱥᱮ ᱡᱟᱦᱟᱸᱭ ᱫᱚ ᱟᱵᱚ ᱵᱚᱱ ᱢᱮᱛᱟ ᱟᱠᱚ ᱠᱟᱱ ᱵᱚᱸᱜᱟ ᱠᱚᱣᱟᱜ ᱛᱷᱩᱢ ᱫᱟᱲᱮ ᱡᱟᱹᱨᱩᱲ ᱜᱮ ᱢᱮᱱᱟᱜᱼᱟ ᱚᱱᱟ ᱯᱟᱹᱛᱭᱟᱹᱣ ᱟᱨ ᱵᱤᱥᱣᱟᱹᱥ ᱢᱮᱱᱟᱜ ᱛᱮ ᱟᱞᱮ ᱩᱱ ᱠᱷᱚᱱ ᱜᱮ ᱱᱚᱣᱟ ᱫᱚ ᱦᱟᱥᱟ ᱵᱷᱟᱥᱟ ᱡᱤᱛᱠᱟᱹᱨ ᱢᱟᱦᱟ ᱞᱮᱠᱟ ᱛᱮᱞᱮ ᱢᱟᱱᱟᱣ ᱟᱹᱜᱩᱭᱮᱫ ᱠᱟᱱᱟ ᱟᱫᱚ ᱱᱤᱭᱟᱹ ᱫᱷᱟᱣ ᱟᱥᱟᱢ ᱯᱚᱱᱚᱛ ᱠᱚᱢᱤᱴᱤ ᱥᱮᱫ ᱞᱮᱠᱟᱛᱮ ᱱᱚᱣᱟ ᱛᱟᱢᱩᱞᱯᱩᱨ ᱡᱮᱞᱟ ᱨᱮᱭᱟᱜ ᱱᱚᱣᱟ ᱱᱟᱜᱽᱨᱤᱡᱩᱞᱤ ᱵᱚᱞᱚᱠ ᱞᱟᱛᱟᱨ ᱨᱮ ᱚᱞ ᱟᱥᱟᱢ ᱞᱮᱵᱮᱞ ᱛᱮ ᱱᱚᱣᱟ ᱟᱹᱰᱤ ᱢᱟᱨᱟᱝ ᱛᱮ ᱢᱟᱱᱟᱣ ᱨᱮᱭᱟᱜ ᱠᱩᱨᱩᱢᱩᱴᱩ ᱟᱠᱟᱱᱟ ᱟᱨ ᱚᱱᱟ ᱨᱮᱭᱟᱜ ᱛᱤᱦᱤᱧ ᱨᱤᱥᱤᱯᱥᱚᱱ ᱠᱚᱢᱤᱴᱤ ᱜᱚᱴᱷᱚᱱ ᱨᱮᱭᱟᱜ ᱜᱟᱞᱢᱟᱨᱟᱣ ᱛᱟᱦᱮᱸ ᱠᱟᱱᱟ ᱟᱨ ᱱᱚᱣᱟ ᱨᱤᱥᱤᱯᱥᱚᱱ ᱠᱚᱢᱤᱴᱤ ᱨᱮᱱ ᱯᱨᱮᱥᱤᱰᱮᱱᱴ ᱫᱚ ᱱᱚᱰᱮ ᱪᱟᱹᱣᱰᱟᱹᱞ ᱢᱩᱨᱢᱩ ᱯᱨᱮᱥᱤᱰᱮᱱᱴ ᱞᱮᱠᱟᱛᱮ ᱵᱟᱪᱷᱟᱣ ᱵᱟᱦᱟᱞ ᱚᱪᱚᱭᱮᱱᱟ ᱛᱮᱦᱮᱧᱟᱜ ᱜᱟᱞᱢᱟᱨᱟᱣ ᱨᱮ ᱟᱨ ᱡᱮᱱᱟᱨᱮᱞ ᱥᱮᱠᱨᱮᱴᱟᱨᱤ ᱞᱮᱠᱟ ᱛᱮᱫᱚ ᱜᱩᱯᱤᱱᱟᱛᱷ ᱦᱮᱢᱵᱨᱚᱢ ᱱᱩᱠᱤᱱ ᱢᱩᱞ ᱢᱟᱹᱡᱷᱤ ᱟᱨ ᱢᱩᱞ ᱯᱟᱨᱟᱱᱤᱠ ᱞᱮᱠᱟ ᱛᱮᱠᱤᱱ ᱵᱟᱪᱷᱟᱣ ᱵᱟᱦᱟᱞ ᱚᱪᱚ ᱟᱠᱟᱱᱟ ᱟᱨᱦᱚᱸ ᱥᱟᱨᱮᱡ ᱢᱮᱱᱟᱜ ᱠᱚᱣᱟ ᱢᱳᱴᱟᱢᱩᱴᱤ ᱯᱚᱸᱭᱛᱨᱤᱥ ᱡᱚᱱᱤᱭᱟ ᱢᱤᱫᱴᱮᱱ ᱠᱚᱢᱤᱴᱤ ᱛᱮᱦᱮᱧ ᱱᱚᱣᱟ ᱨᱤᱥᱮᱯᱥᱚᱱ ᱠᱚᱢᱤᱴᱤ ᱜᱚᱴᱷᱚᱱ ᱮᱱᱟ ᱟᱨ ᱱᱚᱣᱟ ᱥᱮᱡ ᱞᱮᱠᱟᱛᱮ ᱛᱮᱦᱮᱧ ᱥᱟᱱᱟᱢ ᱟᱥᱟᱢ ᱫᱤᱥᱚᱢ ᱥᱟᱞᱟᱜ ᱵᱷᱟᱨᱚᱛ ᱫᱤᱥᱚᱢ ᱨᱮᱱ ᱥᱟᱱᱟᱢ ᱥᱟᱱᱛᱟᱞ ᱟᱹᱫᱤᱵᱟᱹᱥᱤ ᱵᱚᱭᱦᱟ ᱠᱚ ᱱᱚᱣᱟᱧ ᱱᱮᱦᱚᱨ ᱟᱠᱚᱣᱟ ᱡᱮ ᱱᱚᱣᱟ ᱟᱵᱚᱣᱟᱜ ᱦᱟᱥᱟ ᱵᱷᱟᱥᱟ ᱡᱟᱹᱛᱤ ᱦᱟᱥᱟ ᱵᱷᱟᱥᱟ ᱡᱤᱛᱠᱟᱹᱨ ᱢᱟᱦᱟ ᱢᱟᱱᱟᱣ ᱫᱚ ᱟᱹᱰᱤ ᱡᱟᱹᱨᱩᱲ ᱜᱮᱭᱟ ᱠᱟᱨᱚᱱ ᱟᱵᱚᱣᱟᱜ ᱯᱟᱹᱨᱥᱤ ᱛᱟᱦᱮᱱ ᱨᱮᱦᱚᱸ ᱡᱩᱫᱤ ᱱᱚᱣᱟ ᱯᱟᱹᱨᱥᱤ ᱦᱩᱱᱟᱹᱝ ᱮᱭᱤᱴ ᱥᱤᱰᱩᱞ ᱥᱮ ᱢᱟᱱᱚᱛ ᱵᱟᱭ ᱧᱟᱢ ᱠᱮᱭᱟ ᱮᱸᱰᱮᱠᱷᱟᱱ ᱱᱚᱣᱟ ᱯᱟᱹᱨᱥᱤ ᱫᱚ ᱟᱵᱚᱣᱟᱜ ᱡᱟᱱᱣᱟᱨ ᱯᱟᱹᱨᱥᱤ ᱵᱟᱨᱟ ᱜᱮ ᱛᱟᱦᱮᱸ ᱠᱚᱜᱼᱟ ᱦᱩᱱᱟᱹᱝ ᱛᱮᱦᱮᱧ ᱜᱚᱢᱠᱮ ᱥᱟᱞᱠᱷᱟᱱ ᱢᱩᱨᱢᱩ ᱥᱟᱨᱦᱟᱣ ᱮᱢᱟᱭ ᱦᱩᱭᱩᱜᱼᱟ ᱱᱩᱭ ᱠᱚᱴᱷᱤᱨ ᱯᱚᱨᱤᱥᱨᱚᱢ ᱟᱨ ᱱᱩᱭᱟᱜ ᱫᱩᱞᱟᱹᱲ ᱥᱚᱢᱟᱡᱽ ᱪᱮᱛᱟᱱ ᱩᱱᱟᱹᱜ ᱛᱟᱦᱮᱸ ᱠᱟᱱ ᱠᱷᱟᱹᱛᱤᱨ ᱛᱮᱜᱮ ᱱᱚᱣᱟ ᱯᱟᱹᱨᱥᱤ ᱵᱟᱝ ᱟᱸᱜᱚᱪ ᱠᱚ ᱢᱮᱱᱮᱫ ᱛᱟᱦᱮᱸᱫ ᱵᱩᱫᱽᱫᱷᱤ ᱞᱟᱜᱟᱣ ᱠᱟᱛᱮ ᱟᱭᱟᱜ ᱨᱟᱡᱽᱱᱤᱛᱤᱠ ᱠᱮᱨᱤᱭᱟᱨ ᱛᱮᱭᱟᱜᱽ ᱠᱟᱛᱮ ᱥᱟᱱᱛᱟᱲᱤ ᱯᱟᱹᱨᱥᱤ ᱞᱟᱹᱜᱤᱫ ᱟᱭᱟᱜ ᱨᱟᱡᱽᱱᱤᱛᱤ ᱡᱤᱵᱚᱱ ᱦᱚᱸᱭ ᱟᱞᱟᱭ ᱠᱮᱫᱼᱟ ᱩᱱᱤ ᱩᱱ ᱦᱤᱞᱳᱜ ᱟᱹᱰᱤ ᱵᱟᱹᱲᱛᱤ ᱥᱟᱨᱦᱟᱣ ᱮᱢᱟᱭ ᱦᱩᱭᱩᱜᱼᱟ ᱠᱟᱨᱚᱱ ᱱᱚᱝᱠᱟᱱ ᱦᱚᱲ ᱫᱷᱟᱹᱨᱛᱤ ᱨᱮ ᱧᱟᱢᱚᱜ ᱫᱚ ᱥᱟᱹᱨᱤ ᱜᱮ ᱟᱹᱰᱤ ᱢᱩᱥᱠᱤᱞ ᱜᱮᱭᱟ ᱤᱧᱟᱹᱜ ᱫᱚ ᱯᱟᱹᱛᱭᱟᱹᱣ ᱢᱮᱱᱟᱜᱼᱟ ᱡᱮ ᱫᱷᱟᱹᱨᱛᱤ ᱨᱮ ᱢᱤᱢᱤᱫ ᱚᱠᱛᱮ ᱟᱱᱟᱴ ᱡᱟᱦᱟᱸ ᱥᱤᱨᱡᱟᱹᱜᱼᱟ ᱚᱱᱟ ᱟᱱᱟᱴ ᱠᱷᱚᱱ ᱦᱚᱲ ᱚᱣᱟᱨ ᱨᱟᱠᱟᱵ ᱠᱚ ᱞᱟᱹᱜᱤᱫ ᱫᱚ ᱢᱟᱱᱣᱟ ᱜᱮ ᱵᱚᱸᱜᱟ ᱨᱩᱯ ᱛᱮᱠᱚ ᱡᱟᱱᱟᱢᱚᱜᱼᱟ ᱛᱮᱦᱮᱧ ᱵᱚᱸᱜᱟ ᱨᱩᱯ ᱛᱮ ᱟᱵᱚ ᱛᱟᱞᱟ ᱨᱮ ᱡᱤᱣᱮᱫ ᱵᱚᱸᱜᱟ ᱥᱟᱞᱠᱷᱟᱱ ᱢᱩᱨᱢᱩᱭ ᱡᱟᱱᱟᱢ ᱟᱠᱟᱱᱟ ᱱᱩᱭᱟᱜ ᱫᱤᱥᱟᱹ ᱦᱩᱫᱤᱥ ᱦᱚᱨ ᱟᱹᱰᱤ ᱱᱤᱨᱟᱹᱲ ᱜᱮᱭᱟ ᱥᱟᱯᱷᱟ ᱜᱮᱭᱟ ᱧᱮᱞᱚᱜ ᱠᱟᱱᱟ ᱱᱩᱭᱟᱜ ᱟᱹᱭᱩᱨ ᱥᱟᱹᱛᱩᱜ ᱛᱮᱜᱮ ᱟᱵᱚᱣᱟᱜ ᱱᱚᱣᱟ ᱥᱚᱢᱟᱡᱽ ᱵᱚᱱ ᱵᱟᱧᱪᱟᱣ ᱫᱟᱲᱮᱭᱟᱜᱼᱟ ᱚᱱᱟ ᱥᱮᱫ ᱞᱮᱠᱟᱛᱮ ᱦᱟᱥᱟ ᱵᱷᱟᱥᱟ ᱡᱤᱛᱠᱟᱹᱨ ᱢᱟᱦᱟ ᱡᱟᱦᱟᱸ ᱫᱚ ᱵᱟᱭᱤᱥ ᱰᱤᱥᱮᱢᱵᱚᱨ ᱠᱟᱱᱟ ᱚᱱᱟ ᱥᱟᱞᱟᱜ ᱛᱮ ᱟᱞᱮ ᱥᱮᱫ ᱠᱷᱚᱱ ᱱᱚᱣᱟ ᱞᱮ ᱜᱚᱴᱟ ᱠᱮᱴᱮᱡ ᱠᱮᱜᱼᱟ ᱟᱵᱚ ᱫᱚ ᱢᱟᱹᱡᱷᱤ ᱟᱹᱨᱤ ᱥᱟᱥᱚᱱ ᱵᱮᱵᱚᱥᱛᱷᱟ ᱛᱮ ᱪᱟᱞᱟᱜ ᱦᱚᱲ ᱠᱟᱱᱟ ᱵᱚᱱ ᱮᱸᱰᱮ ᱠᱷᱟᱱ ᱚᱞ ᱤᱱᱰᱤᱭᱟ ᱢᱟᱹᱡᱷᱤ ᱯᱟᱨᱜᱟᱱᱟ ᱢᱟᱰᱣᱟ ᱡᱟᱦᱟᱸ ᱢᱮᱱᱟᱜᱼᱟ ᱚᱱᱟ ᱥᱮᱫ ᱛᱮ ᱟᱥᱟᱢ ᱯᱚᱱᱚᱛ ᱞᱮᱠᱟᱛᱮ ᱱᱚᱣᱟ ᱢᱤᱫ ᱥᱚᱱᱢᱤᱞᱚᱱ ᱮᱠᱩᱥ ᱛᱟᱹᱨᱤᱠᱷ ᱦᱚᱸ ᱫᱚᱦᱚ ᱟᱠᱟᱱᱟ ᱢᱩᱴᱷᱟᱹ ᱛᱮ ᱵᱟᱨ ᱫᱤᱱᱤᱭᱟ ᱯᱨᱳᱜᱨᱟᱢ ᱱᱚᱣᱟ ᱥᱟᱯᱲᱟᱣ ᱟᱠᱟᱱᱟ ᱮᱠᱩᱥ ᱟᱨ ᱵᱟᱭᱤᱥ ᱚᱱᱟ ᱥᱮᱡ ᱞᱮᱠᱟᱛᱮ ᱢᱟ ᱟᱥᱟᱢ ᱫᱤᱥᱚᱢ ᱨᱮᱱ ᱥᱟᱱᱟᱢ ᱜᱚᱜᱚ ᱵᱟᱵᱟ ᱵᱚᱭᱦᱟ ᱢᱤᱥᱟ ᱯᱟᱹᱴᱷᱩᱣᱟᱹ ᱠᱚᱲᱟ ᱠᱩᱲᱤ ᱟᱨ ᱥᱟᱱᱟᱢ ᱜᱟᱹᱠᱷᱩᱲᱟᱱ ᱜᱚᱝᱠᱮ ᱠᱚ ᱤᱱᱟᱹ ᱦᱤᱞᱟᱹᱜ ᱡᱟᱛᱮ ᱟᱵᱚ ᱥᱟᱶ ᱮᱠᱫᱚᱢ ᱵᱚᱱ ᱥᱮᱴᱮᱨ ᱫᱟᱲᱮᱭᱟᱜ ᱥᱮᱡ ᱛᱮ ᱟᱵᱚᱣᱟᱜ ᱦᱟᱥᱟ ᱵᱷᱟᱥᱟ ᱪᱮᱛᱟᱱ ᱫᱩᱞᱟᱹᱲ ᱟᱨ ᱜᱚᱨᱚᱡᱽ ᱛᱤᱱᱟᱹᱜ ᱛᱟᱵᱚᱱ ᱚᱱᱟ ᱵᱚᱱ ᱥᱚᱫᱚᱨ ᱫᱟᱲᱮᱭᱟᱜ ᱢᱟ ᱚᱱᱟ ᱜᱮ ᱤᱧ ᱥᱟᱱᱟᱢ ᱠᱚ ᱛᱤᱦᱤᱧ ᱱᱚᱣᱟ ᱢᱤᱰᱤᱭᱟ ᱥᱮᱡ ᱞᱮᱠᱟᱛᱮ ᱟᱯᱮ ᱠᱚᱧ ᱱᱮᱦᱚᱨ ᱟᱯᱮ ᱠᱟᱱ ᱛᱟᱵᱚᱱᱟᱹᱧ ᱟᱨᱤᱧ ᱟᱨᱫᱟᱥ ᱟᱯᱮ ᱠᱟᱱ ᱛᱟᱵᱚᱱᱟ ᱢᱟ ᱥᱟᱱᱟᱢ ᱠᱚ ᱡᱚᱦᱟᱨ